ᱫᱚᱨᱥᱚᱱ ᱠᱚ ᱮᱢ ᱞᱮᱫᱟ ᱫᱤᱠᱩ ᱢᱟᱹᱱᱢᱤ ᱴᱷᱮᱱ ᱟᱨ ᱩᱱᱠᱩ ᱡᱟᱦᱟᱸᱭ ᱦᱟᱯᱲᱟᱢ ᱠᱚᱠᱚ ᱧᱮᱞ ᱞᱮᱫ ᱠᱚᱣᱟ ᱩᱱᱠᱩ ᱜᱮ ᱚᱱᱟ ᱢᱮᱞᱟ ᱠᱚ ᱚᱱᱟ ᱵᱚᱸᱜᱟ ᱠᱚᱫᱚ ᱠᱚ ᱪᱟᱹᱞᱩ ᱟᱹᱜᱩ ᱟᱠᱟᱫ ᱛᱮ ᱱᱤᱛ ᱫᱷᱟᱹᱨᱤᱡ ᱫᱚ ᱚᱱᱟ ᱫᱚᱠᱚ ᱢᱮᱛᱟᱜ ᱠᱟᱱᱟ ᱥᱟᱛ ᱵᱳᱦᱤᱱᱤ ᱢᱮᱞᱟ ᱢᱟᱱᱮ ᱥᱟᱛ ᱵᱳᱦᱤᱱᱤ ᱡᱟᱦᱟᱸᱭ ᱠᱚ ᱫᱮᱣᱟ ᱥᱮᱣᱟ ᱠᱚ ᱠᱟᱱᱟ ᱟᱠᱚᱣᱟᱜ ᱯᱟᱹᱛᱭᱟᱹᱣ ᱞᱮᱠᱟᱛᱮ ᱩᱱᱠᱩ ᱥᱟᱛ ᱵᱳᱦᱤᱱᱤ ᱧᱩᱛᱩᱢ ᱛᱮᱜᱮ ᱚᱱᱟ ᱢᱮᱞᱟ ᱫᱚ ᱟᱫᱚ ᱱᱮᱛᱟᱨ ᱫᱚ ᱱᱚᱝᱠᱟ ᱠᱟᱱᱟ ᱚᱱᱟ ᱥᱟᱛ ᱵᱳᱦᱤᱱᱤᱭᱟᱜ ᱢᱮᱞᱟ ᱨᱮᱫᱚ ᱡᱟᱛᱨᱟ ᱠᱚ ᱟᱨ ᱮᱱᱮᱡ ᱥᱮᱨᱮᱧ ᱠᱚ ᱥᱟᱝᱥᱠᱨᱤᱛᱤᱠ ᱚᱱᱩᱥᱴᱷᱟᱱ ᱠᱚ ᱟᱨ ᱦᱩᱭᱩᱜ ᱠᱟᱱᱟ ᱚᱨᱠᱮᱥᱴᱨᱟ ᱠᱚ ᱟᱵᱚ ᱥᱟᱱᱛᱟᱞᱤ ᱚᱨᱠᱮᱥᱴᱨᱟ ᱦᱚᱸ ᱦᱩᱭᱩᱜᱼᱟ ᱢᱩᱰᱟᱹ ᱚᱨᱠᱮᱥᱴᱨᱟ ᱦᱚᱸ ᱦᱩᱭᱩᱜᱼᱟ ᱠᱚᱵᱤ ᱜᱟᱱ ᱦᱚᱸ ᱦᱩᱭᱩᱜᱼᱟ ᱟᱨ ᱥᱟᱶᱛᱮ ᱚᱱᱟ ᱡᱟᱭᱜᱟ ᱨᱮᱫᱚ ᱟᱹᱰᱤ ᱵᱮᱥ ᱠᱩᱥᱤ ᱨᱟᱹᱥᱠᱟᱹ ᱛᱮ ᱥᱟᱨᱟ ᱵᱚᱪᱷᱚᱨ ᱫᱷᱚᱨᱮ ᱠᱚ ᱛᱟᱺᱜᱤ ᱠᱟᱜᱼᱟ ᱱᱚᱣᱟ ᱟᱛᱳ ᱨᱮᱱ ᱫᱚᱠᱠᱷᱤᱱ ᱤᱱᱰᱤᱭᱟ ᱥᱟᱛ ᱵᱚᱦᱤᱱᱤ ᱢᱮᱞᱟ ᱢᱟᱱᱮ ᱫᱚ ᱱᱚᱣᱟ ᱫᱤᱜᱽ ᱵᱷᱟᱜᱽ ᱨᱮᱫᱚ ᱟᱹᱰᱤ ᱯᱚᱯᱩᱞᱟᱨ ᱯᱷᱮᱢᱟᱥ ᱠᱟᱱᱟ ᱪᱮᱫᱟᱜ ᱵᱟᱝᱢᱟ ᱩᱱᱠᱩ ᱥᱟᱛ ᱵᱚᱦᱤᱱᱤ ᱡᱟᱦᱟᱸᱭ ᱠᱚ ᱧᱮᱞ ᱦᱚᱪᱚ ᱞᱮᱱᱟ ᱱᱚᱣᱟ ᱡᱟᱭᱜᱟ ᱨᱮ ᱩᱱᱠᱩ ᱧᱩᱛᱩᱢ ᱛᱮ ᱱᱚᱣᱟ ᱫᱚ ᱥᱟᱛ ᱵᱚᱦᱤᱱᱤ ᱢᱮᱞᱟ ᱠᱚ ᱵᱟᱹᱭᱥᱟᱹᱣ ᱠᱟᱜᱼᱟ ᱛᱟᱦᱞᱮ ᱟᱯᱮ ᱫᱚ ᱥᱟᱱᱟᱢ ᱠᱚᱜᱮ ᱛᱟᱦᱮᱱ ᱛᱟᱵᱚᱱ ᱯᱮ ᱤᱧᱟᱹᱜ ᱪᱮᱱᱮᱞ ᱨᱮ ᱟᱨ ᱤᱧ ᱫᱩᱧ ᱛᱟᱲᱟᱢ ᱤᱫᱤᱭᱟ ᱚᱱᱟ ᱥᱟᱛ ᱵᱚᱭᱱᱤ ᱢᱮᱞᱟ ᱟᱨ ᱚᱸᱰᱮ ᱥᱮᱱ ᱠᱟᱛᱮ ᱤᱧ ᱩᱫᱩᱜ ᱟᱵᱚᱱᱟ ᱡᱮ ᱚᱱᱟ ᱢᱮᱞᱟ ᱨᱮ ᱪᱮᱫ ᱪᱮᱫ ᱫᱚᱠᱟᱱ ᱠᱚ ᱦᱮᱡ ᱟᱠᱟᱱᱟ ᱥᱮ ᱪᱮᱫ ᱠᱚ ᱠᱟᱹᱢᱤ ᱦᱚᱨᱟ ᱠᱚ ᱦᱩᱭᱩᱜ ᱠᱟᱱᱟ ᱛᱮᱦᱮᱧ ᱫᱚ ᱡᱟᱦᱟᱱ ᱚᱱᱩᱥᱴᱷᱟᱱ ᱟᱹᱰᱤ ᱡᱚᱵᱚᱨᱫᱚᱥᱛ ᱯᱨᱳᱜᱨᱟᱢ ᱦᱩᱭᱩᱜ ᱠᱟᱱᱟ ᱚᱱᱟ ᱯᱨᱳᱜᱨᱟᱢ ᱨᱮᱱᱟᱜ ᱧᱩᱛᱩᱢ ᱦᱩᱭᱩᱜ ᱠᱟᱱᱟ ᱯᱩᱨᱱᱤᱢᱟ ᱢᱟᱱᱰᱤ ᱱᱟᱭᱤᱴ ᱱᱩᱭ ᱯᱩᱨᱱᱤᱢᱟ ᱟᱵᱚ ᱥᱟᱱᱛᱟᱲ ᱦᱩᱭ ᱠᱟᱛᱮ ᱫᱤᱠᱩᱣᱟᱜ ᱯᱨᱳᱜᱨᱟᱢ ᱨᱮ ᱟᱹᱰᱤ ᱵᱮᱥᱛᱮ ᱟᱹᱰᱤ ᱢᱚᱡᱽᱛᱮ ᱩᱱᱤ ᱫᱮᱠᱷᱟᱣ ᱟᱠᱚ ᱠᱟᱱᱟ ᱟᱨ ᱟᱵᱚᱣᱟᱜ ᱥᱟᱱᱛᱟᱲ ᱨᱮᱱᱟᱜ ᱧᱩᱛᱩᱢ ᱛᱷᱚᱲᱟ ᱪᱮᱛᱟᱱ ᱥᱮᱱᱮ ᱤᱫᱤ ᱟᱠᱟᱫᱼᱟ ᱚᱱᱟ ᱯᱩᱨᱱᱤᱢᱟ ᱢᱟᱱᱰᱤ ᱨᱮᱱᱟᱜ ᱱᱟᱭᱤᱴ ᱦᱩᱭᱩᱜᱼᱟ ᱱᱚᱣᱟ ᱢᱮᱞᱟ ᱨᱮᱜᱮ ᱪᱮᱫᱟᱜ ᱵᱟᱝᱢᱟ ᱥᱟᱫᱷᱩᱵᱟᱹᱱᱤ ᱢᱮᱞᱟ ᱴᱟᱺᱰᱤ ᱨᱮ ᱩᱱᱤ ᱫᱚ ᱯᱨᱟᱭ ᱢᱚᱬᱮ ᱫᱚᱢ ᱜᱟᱱ ᱱᱚᱣᱟ ᱡᱟᱭᱜᱟ ᱨᱮᱫᱚ ᱦᱤᱡᱩᱜ ᱠᱟᱱᱟ ᱛᱟᱨ ᱢᱟᱱᱮ ᱫᱤᱠᱩ ᱠᱚ ᱢᱩᱰᱟᱹ ᱠᱚ ᱱᱩᱱᱟᱹᱜ ᱠᱚ ᱠᱩᱥᱤ ᱠᱟᱱ ᱫᱚ ᱟᱵᱚ ᱥᱟᱱᱛᱟᱲ ᱯᱩᱨᱱᱤᱢᱟ ᱢᱟᱱᱰᱤᱭᱟᱜ ᱯᱨᱳᱜᱨᱟᱢ ᱛᱮ ᱩᱱᱤ ᱫᱚ ᱵᱟᱨ ᱵᱟᱨ ᱱᱚᱣᱟ ᱡᱟᱭᱜᱟ ᱨᱮ ᱟᱨ ᱩᱱᱠᱩ ᱠᱚ ᱢᱮᱱ ᱟᱠᱟᱫᱼᱟ ᱦᱮᱸ ᱱᱚᱝᱠᱟᱱᱟᱜ ᱥᱟᱱᱛᱟᱲ ᱯᱨᱳᱜᱨᱟᱢ ᱪᱷᱟᱲᱟ ᱱᱚᱣᱟ ᱢᱮᱞᱟ ᱫᱚ ᱵᱟᱝ ᱡᱚᱢᱟᱜ ᱠᱟᱱᱟ ᱚᱱᱟᱛᱮ ᱟᱹᱰᱤ ᱫᱤᱠ ᱵᱷᱟᱜᱽ ᱨᱮᱱ ᱦᱚᱲ ᱱᱚᱰᱮ ᱯᱨᱳᱜᱨᱟᱢ ᱧᱮᱧᱮᱞ ᱠᱚ ᱦᱤᱡᱩᱜᱼᱟ ᱟᱨ ᱚᱨᱠᱮᱥᱴᱨᱟ ᱠᱚ ᱡᱟᱛᱨᱟ ᱠᱚ ᱠᱚᱵᱤ ᱜᱟᱱ ᱠᱚ ᱥᱮ ᱮᱱᱮᱡ ᱥᱮᱨᱮᱧ ᱠᱚ ᱥᱟᱝᱥᱠᱨᱤᱛᱤᱠ ᱚᱱᱩᱥᱴᱷᱟᱱ ᱠᱚ ᱰᱟᱱᱥ ᱠᱚ ᱡᱟᱦᱟᱸ ᱜᱮ ᱦᱩᱭᱩᱜ ᱠᱟᱱᱟ ᱚᱱᱟ ᱠᱷᱚᱱ ᱡᱚᱵᱚᱨᱫᱚᱥᱛ ᱯᱨᱳᱜᱨᱟᱢ ᱦᱩᱭᱩᱜ ᱠᱟᱱᱟ ᱱᱚᱣᱟ ᱥᱟᱱᱛᱟᱲᱟᱜ ᱯᱨᱳᱜᱨᱟᱢ ᱟᱨ ᱥᱟᱱᱛᱟᱲᱟᱜ ᱯᱨᱳᱜᱨᱟᱢ ᱫᱚ ᱦᱩᱭᱩᱜ ᱠᱟᱱᱟ ᱢᱩᱪᱟᱹᱫ ᱫᱤᱱ ᱨᱮᱱᱟᱜ ᱯᱨᱳᱜᱨᱟᱢ ᱯᱩᱨᱱᱤᱢᱟ ᱢᱟᱱᱰᱤᱭᱟ ᱱᱚᱣᱟ ᱯᱨᱳᱜᱨᱟᱢ ᱧᱮᱞ ᱞᱟᱹᱜᱤᱫ ᱛᱟᱦᱞᱮ ᱦᱤᱡᱩᱜ ᱛᱟᱵᱚᱱ ᱯᱮ ᱥᱟᱱᱟᱢ ᱠᱚᱜᱮ ᱚᱱᱟ ᱫᱚ ᱛᱮᱦᱮᱧ ᱜᱮ ᱚᱱᱟ ᱫᱚ ᱛᱮᱦᱮᱧ ᱜᱮ ᱧᱤᱫᱟᱹ ᱴᱷᱤᱠ ᱫᱚᱥ ᱴᱟᱲᱟᱝ ᱠᱷᱚᱱ ᱜᱮ ᱯᱩᱨᱱᱤᱢᱟ ᱢᱟᱱᱰᱤᱭᱟᱜ ᱡᱟᱦᱟᱸᱭ ᱠᱚ ᱵᱟᱯᱮ ᱧᱮᱞ ᱟᱠᱟᱫ ᱠᱷᱟᱱ ᱫᱚ ᱛᱮᱦᱮᱧ ᱜᱮ ᱧᱤᱫᱟᱹ ᱵᱮᱲᱟ ᱦᱩᱭᱩᱜ ᱠᱟᱱᱟ ᱯᱩᱨᱱᱤᱢᱟ ᱢᱟᱱᱰᱤᱭᱟᱜ ᱱᱟᱭᱤᱴ ᱟᱯᱮ ᱫᱚ ᱦᱮᱡ ᱦᱩᱭᱩᱜ ᱛᱟᱯᱮᱭᱟ ᱠᱮᱥᱟᱲᱤ ᱠᱷᱚᱱ ᱱᱚᱪᱤᱯᱩᱨ ᱵᱟ ᱵᱷᱚᱥᱨᱟ ᱠᱷᱚᱱ ᱱᱚᱪᱤᱯᱩᱨ ᱱᱚᱪᱤᱯᱩᱨ ᱠᱷᱚᱱ ᱯᱩᱨᱩᱵ ᱱᱟᱠᱷᱟ ᱯᱨᱟᱭ ᱟᱴ ᱠᱤᱞᱳᱢᱤᱴᱟᱨ ᱥᱟᱺᱜᱤᱧ ᱨᱮ ᱦᱩᱭᱩᱜ ᱠᱟᱱᱟ ᱫᱚᱠᱠᱷᱤᱱ ᱰᱤᱭᱟ ᱢᱮᱱᱛᱮ ᱢᱤᱫᱴᱮᱱ ᱡᱟᱭᱜᱟ ᱢᱮᱱᱟᱜᱼᱟ ᱚᱱᱟ ᱡᱟᱭᱜᱟ ᱨᱮᱜᱮ ᱦᱩᱭᱩᱜ ᱠᱟᱱᱟ ᱥᱟᱛ ᱵᱟᱹᱦᱤᱱᱤ ᱢᱮᱞᱟ ᱡᱟᱦᱟᱸ ᱡᱟᱦᱟᱸ ᱫᱚᱠᱟᱱ ᱠᱚᱠᱚ ᱟᱹᱜᱩ ᱟᱠᱟᱫ ᱫᱚ ᱚᱱᱟ ᱫᱚᱠᱟᱱ ᱠᱚᱨᱮ ᱢᱤᱫ ᱢᱤᱫ ᱛᱤᱧ ᱤᱫᱤ ᱵᱚᱱᱟ ᱟᱨ ᱢᱮᱱᱠᱷᱟᱱ ᱫᱚ ᱤᱧ ᱫᱚ ᱚᱸᱰᱮ ᱫᱚ ᱥᱟᱣᱩᱱᱰ ᱫᱚ ᱵᱟᱹᱧ ᱮᱢ ᱮᱫᱟ ᱥᱮ ᱤᱧᱟᱹᱜ ᱵᱷᱚᱭᱮᱥ ᱦᱚᱸ ᱵᱟᱹᱧ ᱮᱢ ᱮᱫᱟ ᱪᱮᱫᱟᱜ ᱵᱟᱝᱢᱟ ᱡᱟᱦᱟᱸ ᱥᱮᱨᱮᱧ ᱠᱚᱠᱚ ᱨᱩᱭᱮᱫ ᱠᱟᱱ ᱫᱚ ᱚᱱᱟ ᱥᱮᱨᱮᱧ ᱨᱮᱱᱟᱜ ᱱᱚᱰᱮ ᱡᱩᱫᱤ ᱟᱸᱡᱚᱢᱚᱜ ᱠᱷᱟᱱ ᱫᱚ ᱵᱟᱲᱟᱭ ᱜᱮᱭᱟ ᱛᱟᱵᱚᱱ ᱤᱭᱩᱴᱩᱵᱽ ᱪᱮᱱᱮᱞ ᱨᱮᱱᱟᱜ ᱫᱚ ᱠᱚᱯᱤᱨᱟᱭᱤᱴ ᱢᱮᱴᱟᱨ ᱢᱮᱱᱟᱜᱼᱟ ᱚᱱᱟᱛᱮ ᱚᱱᱟ ᱡᱟᱭᱜᱟ ᱨᱮᱫᱚ ᱵᱟᱹᱧ ᱨᱚᱲᱟ ᱟᱨ ᱚᱱᱟ ᱥᱮᱨᱮᱧ ᱠᱚᱦᱚᱸ ᱵᱟᱹᱧ ᱟᱸᱡᱚᱢ ᱦᱚᱪᱚ ᱠᱟᱱᱟ ᱛᱚᱵᱮ ᱚᱲᱟᱜ ᱨᱮ ᱦᱮᱡ ᱠᱟᱛᱮ ᱤᱧ ᱫᱚ ᱡᱟᱦᱟᱸ ᱡᱟᱦᱟᱸ ᱠᱚᱧ ᱫᱮᱠᱷᱟᱣ ᱞᱮᱫ ᱵᱚᱱᱟ ᱚᱱᱟ ᱫᱚ ᱵᱷᱚᱭᱮᱥ ᱰᱟᱵ ᱠᱟᱛᱮ ᱟᱯᱮ ᱥᱟᱱᱟᱢ ᱠᱚ ᱛᱟᱦᱞᱮ ᱩᱪᱷᱟᱹᱱ ᱟᱵᱚᱱᱟᱹᱧ ᱡᱮ ᱪᱮᱫ ᱡᱤᱱᱤᱥ ᱠᱚ ᱢᱮᱱᱟᱜᱼᱟ ᱟᱨ ᱪᱮᱫ ᱡᱤᱱᱤᱥ ᱠᱚ ᱦᱮᱡ ᱟᱠᱟᱱᱟ ᱢᱟ ᱛᱟᱦᱞᱮ ᱥᱟᱱᱟᱢ ᱠᱚᱜᱮ ᱛᱟᱦᱮᱱ ᱛᱟᱵᱚᱱ ᱯᱮ ᱤᱧᱟᱹᱜ ᱱᱚᱣᱟ ᱪᱮᱱᱮᱞ ᱨᱮ ᱵᱞᱚᱜᱟᱨ ᱚᱡᱤᱛ ᱤᱱᱯᱷᱚᱨᱢᱮᱥᱚᱱ ᱯᱮ ᱵᱟᱲᱟᱭᱮᱫ ᱠᱷᱟᱱ ᱫᱚ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱦᱟᱯᱮᱱ ᱫᱤᱱ ᱨᱮ ᱪᱮᱫ ᱠᱚᱯᱮ ᱤᱧᱟᱹᱜ ᱱᱚᱣᱟ ᱪᱮᱱᱮᱞ ᱠᱷᱚᱱ ᱧᱮᱞ ᱞᱟᱹᱜᱤᱫ ᱯᱮ ᱟᱥᱚᱜ ᱠᱟᱱᱟ

ᱨᱟᱹᱥᱠᱟᱹ ᱨᱮᱱᱟᱜ ᱠᱷᱮᱞᱱᱟ ᱠᱟᱱᱟ ᱜᱤᱫᱽᱨᱟᱹ ᱡᱩᱫᱤ ᱱᱚᱰᱮ ᱟᱹᱜᱩ ᱠᱟᱛᱮ ᱯᱮ ᱦᱤᱡᱩᱜ ᱠᱷᱟᱱ ᱥᱮ ᱜᱤᱫᱽᱨᱟᱹ ᱫᱚ ᱮᱠᱫᱚᱢ ᱨᱩᱣᱟᱹᱲ ᱵᱟᱠᱚ ᱠᱷᱚᱡᱚᱜᱼᱟ ᱪᱮᱫᱟᱜ ᱵᱟᱝᱢᱟ ᱵᱮᱜᱽ ᱠᱚ ᱢᱮᱱᱟᱜᱼᱟ ᱯᱮᱱᱥᱤᱞ ᱠᱚ ᱢᱮᱱᱟᱜᱼᱟ ᱥᱟᱡᱟᱣᱟᱜ ᱡᱤᱱᱤᱥ ᱠᱚ ᱢᱮᱱᱟᱜᱼᱟ ᱟᱨ ᱩᱱᱠᱩᱣᱟᱜ ᱮᱱᱮᱡ ᱥᱮᱨᱮᱧ ᱮᱱᱮᱡ ᱛᱮᱭᱟᱜ ᱡᱤᱱᱤᱥ ᱠᱚ ᱟᱨ ᱡᱷᱩᱢᱠᱟᱹ ᱠᱚ ᱢᱮᱱᱟᱜᱼᱟ ᱟᱨ ᱥᱟᱶᱛᱮ ᱱᱚᱣᱟ ᱡᱟᱭᱜᱟ ᱨᱮᱫᱚ ᱢᱟᱛᱨᱚ ᱯᱚᱱᱨᱚ ᱴᱟᱠᱟ ᱛᱮᱯᱮ ᱧᱟᱢᱮᱫᱟ ᱟᱨ ᱨᱚᱠᱚᱢᱟᱨᱤ ᱡᱤᱱᱤᱥ ᱠᱩᱲᱤ ᱦᱚᱯᱚᱱ ᱠᱚᱣᱟᱜ ᱥᱟᱡᱟᱣ ᱨᱮᱱᱟᱜ ᱡᱤᱱᱤᱥ ᱟᱨ ᱱᱚᱛᱮ ᱧᱮᱞᱮᱫᱟᱵᱚᱱ ᱟᱨᱦᱚᱸ ᱢᱤᱫᱴᱤᱡ ᱫᱚᱠᱟᱱ ᱨᱮᱵᱚᱱ ᱪᱟᱞᱟᱜ ᱠᱟᱱᱟ ᱚᱱᱟ ᱫᱚᱠᱟᱱ ᱨᱮᱦᱚᱸ ᱟᱹᱰᱤ ᱞᱟᱦᱟ ᱠᱷᱚᱱ ᱜᱮ ᱱᱩᱭ ᱫᱚ ᱫᱚᱠᱟᱱᱮ ᱡᱮᱛᱮ ᱫᱤᱱ ᱠᱷᱚᱱ ᱱᱚᱣᱟ ᱢᱮᱞᱟ ᱦᱩᱭᱩᱜ ᱠᱟᱱᱟ ᱱᱩᱜ ᱱᱩᱭ ᱦᱚᱲ ᱫᱚ ᱟᱹᱰᱤ ᱞᱟᱦᱟ ᱠᱷᱚᱱ ᱜᱮ ᱱᱚᱣᱟ ᱡᱟᱭᱜᱟ ᱨᱮᱜᱮ ᱩᱱᱤ ᱫᱚ ᱫᱮᱠᱟᱱᱟ ᱟᱭᱱᱟ ᱠᱚ ᱢᱮᱱᱟᱜᱼᱟ ᱱᱟᱹᱠᱤᱡ ᱠᱚ ᱢᱮᱱᱟᱜᱼᱟ ᱠᱷᱮᱞᱱᱟ ᱠᱚ ᱢᱮᱱᱟᱜᱼᱟ ᱟᱨ ᱛᱷᱟᱹᱨᱤ ᱠᱚᱦᱚᱸ ᱢᱮᱱᱟᱜᱼᱟ ᱟᱨ ᱥᱟᱡᱟᱣᱟᱜ ᱡᱤᱱᱤᱥ ᱠᱚᱫᱚ ᱮᱠᱫᱚᱢ ᱯᱮᱨᱮᱡ ᱪᱟᱵᱟ ᱟᱠᱟᱱᱟ ᱞᱩᱰᱳᱯᱟᱞᱤ ᱪᱷᱚᱠᱟᱯᱟᱞᱤ ᱢᱮᱱᱟᱜ ᱟᱠᱟᱜᱼᱟ ᱟᱨ ᱱᱚᱰᱮ ᱵᱚᱱ ᱧᱮᱞᱮᱫ ᱠᱟᱱᱟ ᱟᱨ ᱢᱤᱫᱴᱟᱝ ᱡᱟᱭᱜᱟ ᱨᱮ ᱱᱚᱰᱮ ᱦᱚᱸ ᱜᱤᱫᱽᱨᱟᱹ ᱠᱚᱣᱟᱜ ᱡᱤᱱᱤᱥ ᱠᱚᱜᱮ ᱢᱮᱱᱟᱜ ᱟᱠᱟᱜᱼᱟ ᱟᱨ ᱱᱟᱠᱪᱚᱱᱟ ᱠᱟᱧᱪᱚᱱᱟ ᱟᱨ ᱥᱟᱠᱚᱢ ᱠᱚ ᱦᱚᱨᱚᱜ ᱛᱮᱭᱟᱜ ᱠᱚ ᱦᱚᱴᱚᱜ ᱨᱮᱱᱟᱜ ᱞᱩᱛᱩᱨ ᱨᱮᱱᱟᱜ ᱟᱨ ᱥᱟᱶᱛᱮ ᱱᱚᱰᱮ ᱫᱚ ᱜᱤᱫᱽᱨᱟᱹ ᱠᱚᱣᱟᱜ ᱦᱚᱸ ᱡᱤᱱᱤᱥ ᱢᱮᱱᱟᱜ ᱟᱠᱟᱫᱼᱟ ᱛᱚ ᱜᱤᱫᱽᱨᱟᱹ ᱠᱚ ᱡᱟᱦᱟᱸᱭ ᱡᱟᱦᱟᱱᱟᱜ ᱠᱚ ᱠᱩᱥᱤᱭᱟᱜ ᱠᱷᱟᱱ ᱱᱚᱣᱟ ᱡᱟᱭᱜᱟ ᱠᱷᱚᱱ ᱠᱚ ᱦᱟᱛᱟᱣ ᱫᱟᱲᱮᱭᱟᱜᱼᱟ ᱟᱵᱚ ᱫᱚᱵᱚᱱ ᱪᱟᱞᱟᱜ ᱠᱟᱱᱟ ᱟᱨ ᱢᱤᱫᱴᱮᱱ ᱫᱚᱠᱟᱱ ᱨᱮ ᱢᱮᱞᱟ ᱨᱮᱱᱟᱜ ᱱᱚᱣᱟ ᱫᱚᱠᱟᱱ ᱟᱪᱪᱷᱟ ᱱᱚᱰᱮ ᱫᱚ ᱵᱚᱞ ᱠᱚ ᱢᱮᱱᱟᱜ ᱟᱠᱟᱜᱼᱟ ᱵᱮᱴ ᱵᱚᱞ ᱢᱮᱱᱟᱜᱼᱟ ᱜᱤᱫᱽᱨᱟᱹᱣᱟᱜ ᱠᱷᱮᱞᱱᱟ ᱟᱨ ᱥᱟᱶᱛᱮ ᱵᱟᱹᱴᱤ ᱴᱚᱠᱟᱜ ᱠᱚᱦᱚᱸ ᱢᱮᱱᱟᱜᱼᱟ ᱠᱩᱲᱤ ᱜᱤᱫᱽᱨᱟᱹ ᱠᱟᱹᱴᱤᱡ ᱠᱩᱲᱤ ᱜᱤᱫᱽᱨᱟᱹ ᱠᱚᱣᱟᱜ ᱠᱷᱮᱞ ᱞᱟᱹᱜᱤᱫ ᱟᱨ ᱢᱤᱫᱴᱮᱱ ᱰᱨᱟᱢ ᱢᱮᱱᱟᱜᱼᱟ ᱱᱚᱰᱮᱧ ᱧᱮᱞ ᱧᱟᱢ ᱟᱠᱟᱜᱼᱟ ᱱᱚᱣᱟ ᱫᱚ ᱜᱤᱫᱽᱨᱟᱹ ᱠᱚ ᱨᱩ ᱫᱟᱲᱮᱭᱟᱜᱼᱟ ᱱᱚᱣᱟ ᱢᱮᱞᱟ ᱨᱮ ᱪᱮᱫ ᱵᱟᱝ ᱦᱮᱡ ᱟᱠᱟᱱᱟ ᱡᱷᱚᱛᱚ ᱡᱤᱱᱤᱥ ᱜᱮ ᱦᱮᱡ ᱟᱠᱟᱱᱟ ᱡᱟᱦᱟᱸᱴᱟᱜ ᱯᱮ ᱯᱚᱥᱚᱱᱫᱚᱜᱼᱟ ᱚᱱᱟ ᱯᱮ ᱦᱟᱛᱟᱣ ᱫᱟᱲᱮᱭᱟᱜᱼᱟ ᱢᱮᱞᱟ ᱨᱮᱱᱟᱜ ᱩᱞᱴᱟᱹ ᱥᱮᱫ ᱵᱚᱱ ᱪᱟᱞᱟᱣ ᱠᱟᱱᱟ ᱟᱨᱦᱚᱸ ᱢᱤᱫᱴᱟᱝ ᱥᱮᱫ ᱛᱮ ᱛᱚ ᱚᱸᱰᱮ ᱵᱚᱱ ᱪᱟᱞᱟᱜ ᱠᱟᱱᱟ ᱧᱮᱞᱟᱵᱚᱱ ᱫᱮᱠᱷᱤ ᱪᱮᱫ ᱠᱚ ᱢᱮᱱᱟᱜ ᱟᱠᱟᱜᱼᱟ ᱛᱚ ᱤᱧ ᱪᱮᱫ ᱤᱧ ᱦᱟᱛᱟᱣᱟ ᱵᱟᱹᱧ ᱫᱤᱥᱟᱹ ᱧᱟᱢ ᱫᱟᱲᱮᱭᱟᱜ ᱠᱟᱱᱟ ᱮᱱᱛᱮ ᱨᱮᱦᱚᱸᱧ ᱢᱚᱱᱮᱜᱼᱟ ᱡᱟᱦᱟᱱᱟᱜ ᱛᱚ ᱡᱟᱦᱟᱱᱟᱜ ᱤᱧ ᱦᱟᱛᱟᱣᱟ ᱠᱟᱹᱴᱤᱡ ᱡᱮ ᱠᱳᱱᱳ ᱡᱤᱱᱤᱥ ᱢᱮᱞᱟ ᱨᱮᱱᱟᱜ ᱪᱤᱱᱦᱟᱹ ᱞᱮᱠᱟᱛᱮ ᱵᱮᱴ ᱠᱚ ᱵᱚᱞ ᱠᱚ ᱱᱚᱣᱟ ᱠᱚᱢᱟ ᱜᱤᱫᱽᱨᱟᱹ ᱞᱟᱹᱜᱤᱫ ᱠᱟᱱᱟ ᱛᱚᱵᱮ ᱱᱚᱣᱟ ᱡᱟᱭᱜᱟ ᱨᱮ ᱡᱟᱦᱟᱸ ᱟᱹᱰᱤ ᱢᱚᱡᱽ ᱠᱚ ᱥᱟᱡᱟᱣ ᱠᱟᱜᱼᱟ ᱟᱨ ᱱᱚᱜᱼᱚ ᱱᱚᱣᱟ ᱫᱚᱠᱟᱱ ᱨᱮᱜᱮ ᱟᱹᱰᱤ ᱜᱟᱱ ᱵᱷᱤᱲ ᱢᱮᱱᱟᱜ ᱠᱟᱜᱼᱟ ᱵᱷᱤᱲ ᱴᱷᱮᱞᱟᱣ ᱠᱟᱛᱮ ᱢᱚᱴᱟᱢᱩᱴᱤ ᱵᱚᱞᱚ ᱦᱩᱭ ᱠᱟᱱᱟ ᱱᱚᱣᱟ ᱜᱟᱹᱰᱤ ᱠᱚᱯᱮ ᱧᱮᱞᱮᱜᱼᱟ ᱡᱮᱥᱤᱯᱤ ᱜᱟᱹᱰᱤ ᱜᱤᱫᱽᱨᱟᱹᱣᱟᱜ ᱟᱨ ᱯᱩᱛᱩᱞ ᱠᱚ ᱢᱮᱱᱟᱜᱼᱟ ᱠᱷᱮᱞᱱᱟ ᱠᱚ ᱢᱮᱱᱟᱜᱼᱟ ᱪᱟᱵᱤ ᱨᱤᱝ ᱢᱮᱱᱟᱜᱼᱟ ᱪᱟᱵᱤ ᱞᱚᱠᱮᱴ ᱢᱮᱱᱟᱜ ᱠᱟᱜᱼᱟ ᱡᱟᱦᱟᱸ ᱜᱮᱯᱮ ᱠᱷᱚᱡ ᱠᱟᱱᱟ ᱱᱚᱣᱟ ᱢᱮᱞᱟ ᱨᱮᱱᱟᱜ ᱱᱚᱣᱟ ᱫᱚᱠᱟᱱ ᱨᱮᱫᱚ ᱠᱚᱢ ᱵᱮᱥᱤ ᱢᱚᱴᱟᱢᱩᱴᱤ ᱧᱟᱢᱚᱜ ᱠᱟᱱᱟ ᱜᱤᱫᱽᱨᱟᱹ ᱠᱚᱣᱟᱜ ᱠᱷᱮᱞᱱᱟ ᱜᱮ ᱡᱟᱹᱥᱛᱤ ᱠᱚ ᱫᱚᱦᱚ ᱟᱠᱟᱫᱟ ᱪᱮᱫᱟᱜ ᱩᱱᱠᱩ ᱜᱤᱫᱽᱨᱟᱹ ᱠᱚᱜᱮ ᱛᱚ ᱱᱚᱣᱟ ᱡᱟᱭᱜᱟ ᱠᱷᱚᱱ ᱵᱮᱥᱤ ᱠᱚ ᱡᱟᱹᱨᱤ ᱛᱮᱠᱚ ᱟᱫᱚ ᱟᱠᱚᱨᱮᱱ ᱭᱩ ᱵᱟᱵᱟ ᱴᱷᱮᱱ ᱠᱷᱚᱱ ᱱᱚᱣᱟ ᱡᱤᱱᱤᱥ ᱠᱚ ᱠᱤᱨᱤᱧ ᱦᱚᱪᱚᱜᱼᱟ ᱢᱮᱱᱟᱜ ᱠᱚᱣᱟ ᱱᱚᱰᱮ ᱜᱮ ᱯᱩᱛᱩᱞ ᱠᱚᱦᱚᱸ ᱢᱮᱱᱟᱜ ᱠᱚᱣᱟ ᱴᱩᱯᱤ ᱢᱮᱱᱟᱜ ᱟᱠᱟᱜᱼᱟ ᱪᱟᱵᱤ ᱨᱤᱝ ᱪᱟᱵᱤ ᱞᱚᱠᱮᱴ ᱠᱟᱹᱴᱤᱡ ᱠᱮᱥᱤᱭᱳ ᱢᱮᱱᱟᱜᱼᱟ ᱡᱟᱦᱟᱸᱭ ᱠᱚ ᱡᱩᱫᱤ ᱦᱟᱨᱢᱳᱱᱤᱭᱟᱢ ᱠᱚ ᱵᱟᱯᱮ ᱠᱤᱨᱤᱧ ᱫᱟᱲᱮᱭᱟᱜ ᱠᱟᱱ ᱠᱷᱟᱱ ᱫᱚ ᱠᱟᱹᱴᱤᱡ ᱠᱮᱥᱤᱭᱳ ᱛᱮᱯᱮ ᱯᱨᱮᱠᱴᱤᱥ ᱫᱟᱲᱮᱭᱟᱜᱼᱟ ᱛᱚ ᱚᱱᱟ ᱨᱮᱱᱟᱜ ᱠᱷᱚᱨᱪᱟ ᱫᱚ ᱡᱟᱹᱥᱛᱤ ᱵᱟᱝ ᱠᱟᱱᱟ ᱯᱟᱸᱪᱥᱚ ᱴᱟᱠᱟ ᱪᱷᱚᱥᱚ ᱴᱟᱠᱟ ᱥᱟᱛᱥᱚ ᱴᱟᱠᱟ ᱠᱷᱟᱱ ᱜᱮᱯᱮ ᱧᱟᱢᱟ ᱟᱨ ᱡᱟᱦᱟᱸ ᱞᱮᱠᱟ ᱯᱮ ᱫᱚᱨᱫᱟᱢ ᱫᱟᱲᱮᱭᱟᱜᱼᱟ ᱫᱚᱨᱫᱟᱢ ᱛᱮᱫᱚ ᱱᱩᱠᱩ ᱫᱚ ᱵᱟᱠᱚ ᱟᱹᱲᱤᱥᱚᱜ ᱠᱟᱱᱟ ᱪᱮᱫᱟᱜ ᱵᱟᱝᱢᱟ ᱢᱮᱞᱟ ᱨᱮ ᱫᱚᱨᱫᱟᱢ ᱠᱟᱛᱮ ᱜᱮᱛᱚ ᱡᱤᱱᱤᱥ ᱢᱟᱠᱚ ᱟᱹᱠᱷᱨᱤᱧᱟ ᱛᱚ ᱤᱧᱟᱹᱜ ᱡᱟᱦᱟᱸ ᱢᱮᱱ ᱫᱚ ᱦᱩᱭᱩᱜ ᱠᱟᱱᱟ ᱱᱚᱣᱟ ᱥᱟᱛᱵᱳᱦᱤᱱᱤ ᱢᱮᱞᱟ ᱨᱮᱫᱚ ᱟᱯᱮ ᱫᱚ ᱦᱤᱡᱩᱜ ᱛᱟᱵᱚᱱ ᱯᱮ ᱱᱚᱪᱤᱯᱩᱨ ᱠᱷᱚᱱ ᱯᱩᱨᱵᱚ ᱱᱟᱠᱷᱟ ᱟᱨ ᱱᱚᱪᱤᱯᱩᱨ ᱠᱷᱚᱱ ᱯᱩᱨᱵᱚ ᱱᱟᱠᱷᱟ ᱟᱨ ᱠᱚᱞᱟᱵᱚᱱᱤ ᱠᱷᱚᱱ ᱦᱩᱭᱩᱜ ᱠᱟᱱᱟ ᱯᱚᱥᱪᱤᱢ ᱱᱟᱠᱷᱟ ᱮᱠᱫᱚᱢ ᱫᱚᱠᱠᱷᱤᱱ ᱰᱤᱭᱟ ᱢᱮᱞᱟ ᱢᱟᱱᱮ ᱱᱚᱣᱟ ᱠᱮᱥᱟᱨᱤ ᱵᱞᱚᱠ ᱨᱮᱱᱟᱜ ᱫᱚᱠᱠᱷᱤᱱ ᱩᱛᱟᱹᱨ ᱨᱮ ᱢᱮᱱᱟᱜ ᱠᱷᱟᱹᱛᱤᱨ ᱱᱚᱣᱟ ᱫᱚ ᱫᱚᱠᱠᱷᱤᱱ ᱰᱤᱭᱟ ᱠᱚ ᱢᱮᱛᱟᱜ ᱠᱟᱱᱟ ᱟᱨ ᱱᱚᱣᱟ ᱡᱟᱭᱜᱟ ᱨᱮᱜᱮ ᱱᱚᱜᱼᱚᱭ ᱢᱮᱞᱟ ᱨᱮᱵᱚᱱ ᱧᱮᱞᱮᱫᱟ ᱟᱹᱰᱤ ᱵᱮᱥ ᱵᱮᱥᱟᱜ ᱡᱤᱱᱤᱥ ᱠᱚ ᱫᱚᱦᱚ ᱟᱠᱟᱫᱟ ᱢᱟᱱᱤ ᱯᱟᱨᱥ ᱠᱚᱠᱚ ᱫᱚᱦᱚ ᱟᱠᱟᱫᱟ ᱟᱨ ᱥᱚᱵᱪᱮ ᱢᱟᱨᱟᱝ ᱡᱤᱱᱤᱥ ᱦᱩᱭᱩᱜ ᱠᱟᱱᱟ ᱪᱚᱥᱢᱟ ᱨᱮᱱᱟᱜ ᱱᱩᱱᱟᱹᱜ ᱢᱟᱨᱟᱝ ᱫᱚᱠᱟᱱ ᱱᱚᱰᱮ ᱠᱚ ᱫᱚᱦᱚ ᱟᱠᱟᱫ ᱫᱚ ᱢᱤᱫ ᱫᱷᱟᱣ ᱡᱩᱫᱤᱢ ᱧᱮᱞ ᱠᱷᱟᱱ ᱚᱱᱟ ᱪᱚᱥᱢᱟ ᱫᱚᱠᱟᱱ ᱠᱷᱚᱱ ᱮᱠᱫᱚᱢ ᱵᱟᱢ ᱨᱩᱣᱟᱹᱲ ᱫᱟᱲᱮᱭᱟᱜᱼᱟ ᱢᱮᱫ ᱚᱸᱰᱮ ᱜᱮ ᱰᱷᱟᱝᱚᱜ ᱛᱟᱢᱟ ᱵᱟᱨ ᱵᱟᱨ ᱡᱮ ᱡᱟᱦᱟᱱᱟᱜ ᱪᱚᱥᱢᱟᱧ ᱦᱟᱛᱟᱣᱟ ᱤᱧ ᱦᱚᱸ ᱟᱯᱮ ᱞᱮᱠᱟᱜᱮ ᱢᱚᱱᱮ ᱢᱚᱱᱮ ᱛᱮᱜᱮᱧ ᱨᱤᱠᱟᱹᱣᱟᱱᱟ ᱡᱮ ᱢᱤᱫᱴᱤᱡ ᱪᱚᱥᱢᱟᱧ ᱦᱟᱛᱟᱣᱟ ᱛᱚ ᱚᱱᱟᱛᱮ ᱧᱮᱞ ᱵᱟᱲᱟᱭᱮᱫᱟ ᱚᱠᱟ ᱪᱚᱥᱢᱟ ᱤᱧ ᱞᱟᱹᱜᱤᱫ ᱥᱩᱭᱴᱮᱵᱚᱞ ᱠᱟᱱᱟ ᱥᱮ ᱚᱠᱟᱛᱮ ᱵᱮᱥᱤᱧ ᱧᱮᱞᱚᱜᱼᱟ ᱟᱨ ᱠᱤᱪᱷᱩ ᱫᱤᱱ ᱛᱟᱭᱚᱢ ᱠᱷᱟᱱ ᱜᱮ ᱥᱤᱛᱩᱝ ᱫᱤᱱ ᱥᱮᱴᱮᱨᱚᱜ ᱠᱟᱱᱟ ᱚᱱᱟ ᱥᱤᱛᱩᱝ ᱫᱤᱱ ᱞᱟᱹᱜᱤᱫ ᱤᱧ ᱢᱤᱫᱴᱟᱝ ᱨᱚᱝᱜᱤᱱ ᱪᱚᱥᱢᱟᱧ ᱦᱟᱛᱟᱣᱟ ᱚᱱᱟᱛᱮ ᱫᱤᱥᱟᱹ ᱵᱟᱲᱟ ᱠᱮᱫ ᱛᱮ ᱫᱚᱠᱟᱱᱤ ᱠᱚᱧ ᱠᱩᱞᱤ ᱵᱟᱲᱟ ᱠᱮᱫᱮ ᱱᱚᱜᱼᱚ ᱱᱚᱣᱟ ᱢᱤᱫᱴᱟᱝ ᱤᱧ ᱪᱚᱭᱮᱥ ᱠᱟᱫᱟ ᱱᱟᱦᱟᱜ ᱟᱫᱚᱧ ᱦᱚᱨᱚᱜ ᱠᱟᱛᱮᱧ ᱴᱮᱥᱴ ᱵᱟᱲᱟᱭᱮᱫᱼᱟ ᱚᱠᱟᱴᱟᱜ ᱵᱮᱥᱟ ᱟᱯᱮ ᱠᱚᱢᱮᱱᱴ ᱛᱮ ᱞᱟᱹᱭᱟᱹᱧ ᱯᱮ ᱚᱠᱟ ᱞᱮᱠᱟ ᱧᱮᱞᱚᱜ ᱠᱟᱱᱟ ᱟᱪᱪᱷᱟ ᱱᱤᱭᱟᱹ ᱵᱟᱨ ᱛᱮ ᱟᱨᱚ ᱢᱤᱫ ᱫᱷᱚᱨᱚᱱᱟᱜ ᱪᱚᱥᱢᱟᱧ ᱦᱚᱨᱚᱜ ᱠᱮᱫᱟ ᱱᱚᱣᱟ ᱦᱚᱸ ᱠᱟᱹᱴᱤᱡ ᱪᱩᱞᱩᱝ ᱥᱮᱢ ᱜᱮ ᱧᱮᱞᱚᱜ ᱠᱟᱱᱟ ᱛᱚᱵᱮ ᱛᱷᱚᱲᱟ ᱟᱞᱫᱟ ᱢᱮᱱᱟᱜᱼᱟ ᱛᱚ ᱚᱱᱟ ᱵᱟᱫ ᱨᱮ ᱱᱚᱣᱟᱧ ᱦᱮᱸᱫᱮ ᱧᱚᱜᱟᱜ ᱤᱧ ᱦᱟᱛᱟᱣ ᱠᱮᱫᱟ ᱟᱨ ᱱᱚᱣᱟ ᱫᱚ ᱠᱤᱱᱛᱩ ᱟᱹᱰᱤ ᱫᱷᱟᱵᱲᱩ ᱜᱤᱧ ᱧᱮᱞᱮᱫ ᱛᱮ ᱱᱚᱣᱟ ᱫᱚ ᱵᱮᱥ ᱵᱟᱹᱧ ᱵᱩᱡᱷᱟᱹᱣ ᱮᱫᱟ ᱛᱚ ᱵᱟᱭ ᱠᱟᱞᱟᱨ ᱜᱮ ᱤᱧ ᱫᱚ ᱦᱟᱱᱟ ᱯᱩᱭᱞᱩ ᱛᱮᱱᱟᱜ ᱜᱤᱧ ᱦᱟᱛᱟᱣ ᱟᱠᱟᱫᱟ ᱱᱚᱜᱼᱚ ᱱᱚᱣᱟᱴᱟᱜ ᱜᱮ ᱜᱟᱛᱮ ᱠᱚ ᱟᱯᱮ ᱟᱨ ᱢᱤᱫᱴᱮᱱ ᱡᱟᱭᱜᱟ ᱤᱫᱤ ᱯᱮ ᱱᱚᱣᱟ ᱦᱩᱭᱩᱜ ᱠᱟᱱᱟ ᱵᱳᱢᱵᱟᱭ ᱠᱟ ᱞᱟᱰᱰᱩ ᱞᱟᱹᱭᱟ ᱠᱚ ᱥᱮ ᱵᱳᱢᱵᱟᱭ ᱠᱟ ᱞᱟᱰᱰᱩ ᱡᱚᱢ ᱨᱮᱦᱚᱸ ᱯᱚᱥᱛᱟᱜᱼᱟᱢ ᱵᱟᱢ ᱡᱚᱢ ᱨᱮᱦᱚᱸ ᱯᱚᱥᱛᱟᱜᱼᱟ ᱱᱚᱣᱟ ᱫᱚ ᱦᱩᱭᱩᱜ ᱠᱟᱱᱟ ᱧᱮᱞᱚᱜ ᱛᱮᱫᱚ ᱟᱹᱰᱤ ᱢᱟᱨᱟᱝ ᱢᱮᱱᱠᱷᱟᱱ ᱪᱩᱯᱩᱫ ᱞᱮᱠᱷᱟᱱ ᱫᱚ ᱟᱹᱰᱤ ᱦᱩᱰᱤᱧ ᱥᱟᱺᱦᱤᱡ ᱛᱩᱞᱟᱹᱣ ᱞᱮᱠᱟ ᱦᱩᱭᱩᱜᱼᱟ ᱤᱱᱟᱹ ᱥᱟᱶ ᱥᱟᱶ ᱛᱮᱜᱮ ᱞᱟᱹᱰᱩ ᱨᱮᱱᱟᱜ ᱫᱚᱠᱟᱱ ᱡᱟᱦᱟᱸ ᱴᱷᱮᱱ ᱠᱷᱚᱱ ᱫᱚ ᱯᱮᱲᱟ ᱯᱟᱹᱦᱲᱟᱹ ᱠᱚ ᱞᱟᱹᱜᱤᱫ ᱚᱲᱟᱜ ᱠᱚ ᱞᱟᱹᱜᱤᱫ ᱜᱤᱫᱟᱹᱨ ᱯᱤᱫᱟᱹᱨ ᱠᱚ ᱞᱟᱹᱜᱤᱫ ᱤᱫᱤᱭᱮᱫᱟ ᱟᱨ ᱱᱚᱣᱟ ᱦᱩᱭᱩᱜ ᱠᱟᱱᱟ ᱟᱭᱤᱥᱠᱨᱤᱢ ᱫᱚᱠᱟᱱ ᱟᱭᱤᱥᱠᱨᱤᱢ ᱫᱚᱠᱟᱱ ᱱᱮᱛᱟᱨ ᱫᱚ ᱱᱟᱥᱮᱱᱟᱜ ᱨᱟᱵᱟᱝ ᱠᱚᱢ ᱟᱠᱟᱱ ᱨᱮ ᱟᱭᱤᱥᱠᱨᱤᱢ ᱫᱚ ᱟᱹᱠᱷᱨᱤᱧᱚᱜ ᱠᱟᱱᱟ ᱟᱨ ᱱᱚᱰᱮ ᱦᱩᱭᱩᱜ ᱠᱟᱱᱟ ᱡᱚᱢ ᱨᱮᱱᱟᱜ ᱫᱚᱠᱟᱱ ᱮᱵᱟᱨᱮ ᱞᱟᱭᱤᱱ ᱟᱠᱟᱱᱟ ᱛᱚ ᱱᱚᱣᱟ ᱡᱚᱢ ᱨᱮᱱᱟᱜ ᱫᱚᱠᱟᱱ ᱨᱮᱦᱚᱸ ᱪᱟᱣᱢᱤᱱ ᱠᱚ ᱮᱜᱽ ᱨᱳᱞ ᱠᱚ ᱵᱤᱨᱤᱭᱟᱱᱤ ᱠᱚ ᱮᱢᱟᱱ ᱛᱮᱭᱟᱜ ᱡᱤᱱᱤᱥ ᱧᱟᱢᱚᱜ ᱠᱟᱱᱟ ᱛᱚ ᱱᱚᱰᱮ ᱥᱟᱡᱟᱣ ᱟᱠᱟᱫ ᱢᱮᱱᱟᱜᱼᱟ ᱟᱯᱮ ᱦᱚᱸᱯᱮ ᱦᱮᱡ ᱞᱮᱱᱠᱷᱟᱱ ᱡᱚᱢ ᱫᱟᱲᱮᱭᱟᱜ ᱯᱮ ᱩᱞᱴᱟᱹ ᱫᱷᱟᱨᱮ ᱨᱮ ᱢᱮᱱᱟᱜ ᱟᱠᱟᱫ ᱰᱤᱢ ᱴᱳᱥᱴ ᱫᱚᱠᱟᱱ ᱚᱱᱟ ᱴᱳᱥᱴ ᱫᱚᱠᱟᱱ ᱥᱩᱨ ᱨᱮᱜᱮ ᱟᱨᱦᱚᱸ ᱢᱤᱫᱴᱟᱝ ᱴᱳᱥᱴ ᱫᱚᱠᱟᱱ ᱢᱮᱱᱟᱜᱼᱟ ᱛᱚ ᱱᱚᱣᱟ ᱫᱚᱠᱟᱱ ᱠᱚ ᱨᱮᱜᱮ ᱦᱚᱲ ᱥᱟᱺᱜᱤᱧ ᱠᱷᱚᱱ ᱡᱟᱦᱟᱸᱭ ᱠᱚ ᱦᱤᱡᱩᱜᱼᱟ ᱱᱚᱰᱮ ᱜᱮᱠᱚ ᱡᱚᱢ ᱯᱮᱨᱮᱡᱚᱜᱼᱟ ᱟᱨ ᱱᱚᱣᱟ ᱫᱚᱠᱟᱱ ᱨᱮᱱᱟᱜ ᱥᱟᱶ ᱥᱟᱶ ᱛᱮᱜᱮ ᱱᱚᱣᱟ ᱢᱮᱞᱟ ᱨᱮᱱᱟᱜ ᱯᱨᱟᱭ ᱢᱩᱪᱟᱹᱫ ᱯᱟᱦᱴᱟ ᱥᱮᱱ ᱵᱚᱱ ᱦᱮᱡ ᱟᱠᱟᱱᱟ ᱛᱚ ᱟᱹᱰᱤ ᱠᱤᱪᱷᱩ ᱜᱮ ᱱᱚᱣᱟ ᱵᱞᱚᱜ ᱵᱷᱤᱰᱤᱭᱳ ᱨᱮ ᱫᱮᱠᱷᱟᱣ ᱵᱟᱝ ᱜᱟᱱᱚᱜ ᱠᱟᱱᱟ ᱪᱮᱫᱟᱜ ᱵᱟᱝᱢᱟ ᱟᱹᱰᱤ ᱜᱟᱱ ᱴᱟᱭᱤᱢ ᱮ ᱦᱟᱛᱟᱣ ᱠᱷᱟᱹᱛᱤᱨ ᱛᱮ ᱟᱯᱮ ᱦᱚᱸ ᱯᱟᱥᱮᱡ ᱟᱯᱮᱭᱟᱜ ᱫᱷᱳᱨᱡᱚ ᱟᱫᱚᱜ ᱠᱟᱱᱟ ᱛᱚ ᱱᱚᱜᱼᱚᱭ ᱱᱚᱝᱠᱟ ᱧᱮᱞ ᱯᱮ ᱱᱚᱣᱟ ᱡᱟᱭᱜᱟ ᱨᱮᱜᱮ ᱱᱟᱭᱤᱴ ᱫᱚ ᱦᱩᱭᱩᱜᱼᱟ ᱯᱩᱨᱱᱤᱢᱟ ᱢᱟᱱᱰᱤ ᱱᱟᱭᱤᱴ ᱱᱚᱣᱟ ᱯᱮᱱᱰᱮᱞ ᱞᱟᱛᱟᱨ ᱨᱮᱜᱮ ᱟᱨ ᱱᱤᱛᱚᱜ ᱫᱚ ᱵᱟᱹᱭ ᱵᱟᱹᱭ ᱛᱮ ᱦᱟᱸᱜ ᱟᱵᱚ ᱢᱩᱪᱟᱹᱫ ᱥᱮᱱ ᱜᱮᱵᱚᱱ ᱪᱟᱞᱟᱜ ᱠᱟᱱᱟ ᱛᱚᱵᱮ ᱡᱟᱦᱟᱸ ᱡᱟᱭᱜᱟ ᱨᱮᱜᱮ ᱰᱚᱸᱜᱟ ᱦᱩᱭᱩᱜ ᱠᱟᱱᱟ ᱚᱱᱟ ᱢᱮᱞᱟ ᱨᱮᱱᱟᱜ ᱯᱩᱨᱵᱚ ᱱᱟᱠᱷᱟ ᱨᱮ ᱩᱞᱴᱟᱹ ᱥᱮᱫ ᱨᱮ ᱚᱸᱰᱮ ᱫᱚ ᱵᱟᱢᱲᱮ ᱫᱩᱲᱩᱵ ᱟᱠᱟᱱᱟ ᱟᱨ ᱚᱸᱰᱮ ᱜᱮ ᱵᱚᱸᱜᱟ ᱦᱩᱭᱩᱜ ᱠᱟᱱᱟ ᱱᱚᱜᱼᱚᱭ ᱱᱚᱣᱟ ᱡᱟᱭᱜᱟ ᱱᱚᱣᱟ ᱫᱟᱨᱮ ᱨᱮᱜᱮ ᱩᱱᱠᱩ ᱥᱟᱛ ᱵᱩᱦᱤᱱ ᱠᱚ ᱱᱚᱰᱮ ᱠᱚ ᱮᱱᱮᱡᱮᱫ ᱛᱟᱦᱮᱸᱫ ᱟᱨ ᱠᱚ ᱧᱮᱞ ᱦᱚᱪᱚ ᱞᱮᱱᱟ ᱢᱤᱫᱴᱟᱝ ᱠᱟᱹᱦᱱᱤ ᱢᱮᱱᱟᱜ ᱟᱠᱟᱫᱼᱟ ᱠᱟᱹᱦᱱᱤ ᱫᱚ ᱵᱟᱝᱟ ᱱᱚᱣᱟ ᱫᱚ ᱥᱟᱹᱨᱤ ᱜᱷᱚᱴᱚᱱᱟ ᱠᱚ ᱢᱮᱱᱛᱮ ᱠᱚ ᱞᱟᱹᱭᱟ ᱟᱞᱮ ᱟᱛᱳ ᱨᱤᱱᱤᱡ ᱢᱤᱫᱴᱤᱡ ᱦᱟᱲᱟᱢ ᱩᱱᱤ ᱫᱚ ᱛᱤᱨᱭᱳ ᱫᱚᱢᱮ ᱨᱩᱭᱮᱫ ᱛᱟᱦᱮᱸᱫ ᱚᱱᱟ ᱛᱤᱨᱭᱳ ᱟᱸᱡᱚᱢ ᱛᱮ ᱩᱱᱤ ᱦᱚᱸ ᱢᱤᱫ ᱫᱷᱟᱣᱮ ᱧᱮᱞ ᱞᱮᱫ ᱠᱚᱣᱟ ᱟᱫᱚ ᱩᱱᱠᱩᱣᱟᱜ ᱡᱟᱦᱟᱸ ᱠᱷᱚᱡᱽ ᱠᱚ ᱛᱟᱦᱮᱸ ᱠᱟᱱᱟ ᱩᱱᱤ ᱫᱚᱠᱚ ᱤᱫᱤᱭᱮᱭᱟ ᱢᱮᱱᱛᱮ ᱟᱨ ᱛᱤᱨᱭᱳ ᱮ ᱨᱩᱣᱟ ᱠᱚᱣᱟ ᱢᱮᱱᱠᱷᱟᱱ ᱩᱱᱤ ᱫᱚ ᱵᱟᱭ ᱨᱮᱵᱮᱱ ᱞᱮᱱᱟ ᱟᱫᱚ ᱵᱟᱭ ᱪᱟᱞᱟᱣ ᱞᱮᱱᱛᱮ ᱩᱱᱤ ᱫᱚ ᱠᱟᱹᱴᱤᱡ ᱟᱡᱟᱜ ᱫᱤᱢᱟᱜᱽ ᱰᱤᱥᱴᱟᱨᱵ ᱦᱮᱡ ᱮᱱᱛᱮ ᱩᱱᱤ ᱫᱚ ᱯᱨᱟᱭ ᱯᱟᱜᱽᱞᱟ ᱞᱮᱠᱟᱭ ᱯᱟᱜᱽᱞᱟ ᱩᱛᱟᱹᱨ ᱟᱠᱟᱱᱟ ᱛᱚ ᱦᱚᱲ ᱫᱚᱭ ᱵᱮᱥ ᱜᱮ ᱛᱟᱦᱮᱸ ᱠᱟᱱᱟ ᱢᱮᱱᱠᱷᱟᱱ ᱩᱱᱤ ᱫᱚᱭ ᱯᱟᱜᱽᱞᱟ ᱩᱛᱟᱹᱨ ᱞᱮᱱᱟ ᱱᱚᱣᱟ ᱦᱩᱭᱩᱜ ᱠᱟᱱᱟ ᱱᱚᱣᱟ ᱥᱟᱛᱵᱷᱩᱱᱤ ᱢᱮᱞᱟ ᱨᱮᱱᱟᱜ ᱠᱷᱟᱭᱥᱤᱭᱟᱛ ᱢᱟ ᱮᱱᱠᱷᱟᱱ ᱜᱟᱛᱮ ᱠᱚ ᱟᱯᱮ ᱱᱚᱣᱟ ᱵᱞᱚᱜ ᱵᱷᱤᱰᱤᱭᱳ ᱨᱮ ᱛᱟᱦᱮᱸ ᱞᱟᱹᱜᱤᱫ ᱱᱤᱛᱚᱜ ᱫᱚ ᱢᱩᱪᱟᱹᱫ ᱥᱮᱱ ᱵᱚᱱ ᱦᱮᱡ ᱟᱠᱟᱱᱟ ᱱᱚᱣᱟ ᱵᱞᱚᱜ ᱵᱷᱤᱰᱤᱭᱳ ᱨᱮ ᱛᱟᱦᱮᱸ ᱞᱟᱹᱜᱤᱫ ᱱᱩᱱ ᱜᱷᱟᱹᱲᱤᱡ ᱤᱧ ᱫᱚ ᱟᱹᱰᱤ ᱜᱟᱱ ᱥᱟᱨᱦᱟᱣ ᱤᱧ ᱮᱢᱟ ᱯᱮ ᱠᱟᱱᱟ ᱟᱨ ᱱᱚᱝᱠᱟᱱ ᱫᱷᱚᱨᱚᱱᱟᱜ ᱜᱮ ᱡᱟᱦᱟᱱ ᱵᱷᱤᱰᱤᱭᱳ ᱠᱚᱯᱮ ᱯᱚᱥᱚᱱᱫᱟᱜ ᱠᱷᱟᱱ ᱟᱯᱮ ᱠᱚᱢᱮᱱᱴ ᱛᱮᱯᱮ ᱞᱟᱹᱭᱟ ᱟᱨ ᱪᱮᱥᱴᱟᱭᱟᱹᱧ ᱤᱧ ᱚᱱᱟ ᱞᱮᱠᱟ ᱟᱯᱮᱭᱟᱜ ᱢᱚᱱ ᱢᱚᱛᱚ ᱞᱮᱠᱟ ᱵᱷᱤᱰᱤᱭᱳ ᱮᱢ ᱨᱮᱱᱟᱜ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱱ ᱛᱟᱵᱚᱱ ᱯᱮ ᱡᱚᱦᱟᱨ